ᱥᱟᱱᱟᱢ ᱠᱚ ᱟᱨ ᱢᱤᱫᱴᱤᱡ ᱱᱟᱣᱟ ᱵᱷᱤᱰᱤᱭᱳ ᱨᱟᱯᱤᱠᱤᱧ ᱥᱟᱹᱜᱩᱱ ᱫᱟᱨᱟᱭᱮᱫ ᱯᱮᱭᱟ ᱤᱧ ᱜᱮ ᱨᱚᱜᱷᱩᱱᱟᱛᱷ ᱟᱨ ᱛᱮᱦᱮᱧ ᱫᱚ ᱱᱟᱦᱟᱜ ᱥᱟᱠᱨᱟᱛ ᱠᱟᱱᱟ ᱟᱨ ᱥᱟᱠᱨᱟᱛ ᱨᱮᱢᱟ ᱠᱩᱢᱵᱟᱹ ᱟᱛᱟᱨ ᱢᱟ ᱵᱟᱹᱧ ᱪᱟᱞᱟᱣ ᱫᱟᱲᱮᱭᱟᱫᱟ ᱵᱟᱠᱚ ᱦᱚᱦᱚ ᱟᱹᱫᱤᱧᱟ ᱠᱩᱢᱵᱟᱹ ᱟᱛᱟᱨ ᱦᱚᱸ ᱟᱨ ᱡᱟᱹᱯᱤᱫ ᱞᱮᱫ ᱛᱟᱦᱮᱸᱫ ᱱᱤᱛᱚᱜ ᱵᱮᱨᱮᱫ ᱵᱟᱲᱟ ᱵᱮᱨᱮᱫ ᱵᱟᱲᱟ ᱠᱟᱛᱮᱫ ᱱᱟᱦᱟᱜ ᱱᱤᱛᱚᱜ ᱚᱱᱛᱮᱧ ᱪᱟᱞᱟᱣ ᱧᱚᱜᱚᱜ ᱠᱟᱱᱟ ᱵᱟᱸᱫᱷ ᱥᱮᱫ ᱛᱮᱦᱮᱧ ᱱᱟᱦᱟᱜ ᱱᱚᱣᱟ ᱠᱟᱴ ᱛᱮ ᱥᱟᱦᱟᱱ ᱛᱮ ᱩᱛᱩᱣᱟᱜ ᱟᱨ ᱜᱮᱥ ᱛᱮ ᱩᱛᱩ ᱵᱷᱤᱛᱤᱨ ᱨᱮ ᱱᱟᱜ ᱯᱷᱚᱨᱚᱠ ᱵᱟᱲᱟᱭᱚᱜᱼᱟ ᱱᱟᱜ ᱟᱨ ᱥᱟᱦᱟᱱ ᱛᱮ ᱩᱛᱩᱣᱟᱜ ᱫᱚ ᱟᱹᱰᱤ ᱪᱚᱨᱚᱠ ᱵᱩᱡᱷᱟᱹᱜᱼᱟ ᱴᱮᱥᱴᱤ ᱵᱩᱡᱷᱟᱹᱜᱼᱟ ᱜᱮᱥ ᱛᱮ ᱩᱛᱩᱣᱟᱜ ᱫᱚ ᱤᱱᱟᱹᱜ ᱴᱮᱥᱴᱤ ᱵᱟᱝ ᱵᱩᱡᱷᱟᱹᱜᱼᱟ ᱟᱨ ᱱᱚᱜᱼᱚᱸᱭ ᱱᱤᱛᱚᱜ ᱩᱛᱩ ᱱᱚᱣᱟ ᱫᱮᱥᱤ ᱥᱤᱢ ᱡᱤᱞ ᱩᱛᱩ ᱪᱚᱸᱫᱟ ᱦᱩᱭ ᱠᱟᱱᱟ ᱱᱚᱛᱮ ᱛᱩᱯᱩᱱᱤᱧ ᱦᱮᱡ ᱠᱟᱱᱟ ᱧᱮᱞ ᱧᱮᱞ ᱯᱮ ᱱᱚᱜᱼᱚᱸᱭ ᱱᱚᱣᱟ ᱜᱟᱰᱟ ᱜᱟᱰᱟ ᱱᱚᱣᱟ ᱫᱚ ᱜᱟᱹᱰᱭᱟᱹ ᱠᱟᱱᱟ ᱟᱨ ᱜᱟᱹᱰᱭᱟᱹ ᱨᱮ ᱱᱩᱭ ᱫᱟᱫᱟ ᱥᱟᱞᱟᱜ ᱧᱟᱯᱟᱢ ᱧᱚᱜ ᱦᱩᱭᱱᱟ ᱧᱮᱞ ᱱᱩᱭ ᱢᱟᱨᱟᱝ ᱫᱟᱫᱟ ᱥᱟᱞᱟᱜ ᱧᱟᱯᱟᱢ ᱧᱚᱜ ᱦᱩᱭᱱᱟ ᱟᱨ ᱱᱚᱛᱮ ᱟᱡ ᱦᱚᱸ ᱫᱟᱬᱟᱱᱮ ᱦᱮᱡ ᱟᱠᱟᱱᱟ ᱜᱟᱹᱭ ᱠᱚᱭ ᱜᱩᱯᱤ ᱵᱟᱲᱟ ᱧᱚᱜᱮᱫ ᱠᱚᱣᱟ ᱟᱨ ᱧᱮᱞ ᱠᱟᱭ ᱛᱟᱵᱚᱱ ᱯᱮ ᱤᱧ ᱫᱟᱫᱟ ᱠᱟᱱᱟᱭ ᱱᱟᱦᱟᱜ ᱟᱨ ᱱᱟᱛᱮ ᱱᱚᱜᱼᱚᱭ ᱱᱚᱣᱟ ᱢᱟ ᱜᱟᱹᱰᱭᱟᱹ ᱠᱟᱱᱟ ᱱᱚᱣᱟ ᱜᱟᱹᱰᱭᱟᱹ ᱨᱮ ᱱᱟᱦᱟᱜ ᱛᱩᱯᱩ ᱦᱩᱭᱩᱜᱼᱟ ᱱᱤᱛᱚᱜ ᱟᱨ ᱱᱚᱜᱼᱚ ᱱᱚᱝᱠᱟ ᱟᱵᱚ ᱟᱹᱛᱩ ᱫᱤᱥᱚᱢ ᱨᱮᱭᱟᱜ ᱢᱟ ᱡᱟᱦᱟᱸ ᱢᱟᱱᱮ ᱵᱷᱤᱭᱩ ᱯᱮ ᱧᱮᱞᱮᱜᱼᱟ ᱪᱮᱫ ᱪᱚᱨᱚᱠ ᱧᱮᱞᱚᱜ ᱠᱟᱱᱟ ᱟᱨ ᱟᱵᱚ ᱴᱟᱣᱩᱱ ᱥᱮᱱ ᱴᱟᱣᱩᱱ ᱠᱚᱨᱮ ᱡᱟᱦᱟᱸ ᱞᱮᱠᱟ ᱴᱟᱣᱩᱱ ᱠᱷᱚᱱ ᱫᱚ ᱱᱚᱛᱮ ᱫᱚ ᱯᱩᱨᱟᱹ ᱵᱷᱮᱜᱟᱨ ᱜᱮᱭᱟ ᱯᱩᱨᱟᱹ ᱯᱷᱟᱸᱠᱟ ᱢᱟᱱᱮ ᱯᱷᱟᱸᱠᱟ ᱡᱟᱭᱜᱟ ᱟᱹᱰᱤ ᱯᱩᱨᱟᱹ ᱯᱚᱨᱤᱥᱠᱟᱨ ᱤᱭᱟᱹ ᱵᱩᱡᱷᱟᱹᱜᱼᱟ ᱮᱭᱟᱨ ᱯᱚᱞᱤᱭᱩᱥᱚᱱ ᱦᱚᱸ ᱵᱟᱝᱟ ᱟᱨ ᱱᱚᱝᱠᱟᱱ ᱡᱟᱭᱜᱟ ᱠᱚᱨᱮ ᱜᱮ ᱛᱟᱦᱮᱱ ᱜᱮ ᱵᱷᱟᱹᱜᱤᱭᱟ ᱟᱨ ᱪᱮᱫ ᱦᱚᱸ ᱚᱱᱠᱟ ᱚᱥᱩᱵᱤᱫᱷᱟ ᱵᱟᱝᱟ ᱱᱚᱰᱮ ᱫᱚ ᱪᱮᱫ ᱦᱚᱸ ᱤᱭᱟᱹ ᱵᱟᱝ ᱦᱩᱭᱩᱜᱼᱟ ᱢᱟᱱᱮ ᱪᱮᱫ ᱤᱧ ᱢᱮᱱᱟ ᱯᱨᱚᱫᱩᱥᱚᱱ ᱦᱚᱸ ᱵᱟᱹᱱᱩᱜ ᱟᱹᱱᱤᱡ ᱯᱨᱚᱫᱩᱥᱚᱱ ᱢᱩᱠᱛᱚ ᱡᱟᱭᱜᱟ ᱠᱟᱱᱟ ᱟᱨ ᱵᱷᱟᱹᱜᱤ ᱵᱩᱡᱷᱟᱹᱜᱼᱟ ᱱᱚᱛᱮ ᱫᱚ ᱫᱟᱫᱟ ᱞᱟᱹᱭ ᱧᱚᱜᱽ ᱵᱤᱱ ᱟᱨ ᱪᱮᱫ ᱞᱮᱠᱟ ᱥᱟᱠᱨᱟᱛ ᱪᱮᱫ ᱞᱮᱠᱟ ᱵᱚᱱ ᱢᱟᱱᱟᱣᱮᱜᱼᱟ ᱥᱟᱠᱨᱟᱛ ᱫᱚ ᱱᱚᱜᱼᱚ ᱱᱚᱝᱠᱟ ᱵᱩᱰᱷᱤ ᱠᱩᱢᱵᱟᱹ ᱠᱚᱞᱮ ᱟᱛᱟᱨ ᱵᱟᱲᱟ ᱟᱠᱟᱫᱼᱟ ᱱᱤᱛ ᱫᱚ ᱦᱟᱺᱰᱤ ᱠᱚᱞᱮ ᱪᱚᱰᱚᱨ ᱵᱟᱲᱟᱭᱟ ᱦᱟᱸᱜ ᱦᱮᱸ ᱟᱨ ᱱᱤᱛᱚᱜ ᱵᱚᱸᱜᱟ ᱵᱩᱨᱩ ᱯᱚᱨᱮ ᱡᱮᱠᱤ ᱡᱟᱦᱟᱸ ᱟᱫᱚ ᱧᱟᱯᱟᱢ ᱵᱟᱲᱟ ᱦᱩᱭᱩᱜᱼᱟ ᱫᱟᱫᱟ ᱠᱚ ᱦᱮᱸ ᱥᱟᱞᱟᱜ ᱥᱮ ᱦᱩᱰᱤᱧ ᱠᱚ ᱥᱟᱞᱟᱜ ᱦᱮᱸ ᱚᱱᱮ ᱚᱱᱠᱟ ᱟᱫᱚ ᱦᱮᱸ ᱦᱮᱸ ᱵᱟᱝ ᱤᱧ ᱦᱚᱸ ᱛᱩᱯᱩᱱᱤᱧ ᱦᱮᱡ ᱟᱠᱟᱱᱟ ᱟᱨ ᱱᱟᱦᱟᱜ ᱤᱧ ᱦᱚᱸ ᱪᱟᱞᱟᱣ ᱠᱟᱛᱮᱫ ᱱᱟᱦᱟᱜ ᱦᱟᱺᱰᱤ ᱠᱚ ᱪᱚᱰᱚᱨ ᱵᱟᱲᱟ ᱠᱟᱛᱮᱫ ᱧᱩ ᱵᱟᱲᱟ ᱧᱚᱜ ᱦᱩᱭᱩᱜᱼᱟ ᱛᱟᱝ ᱦᱟᱺᱰᱤ ᱠᱚ ᱫᱷᱤᱱᱟᱹᱝ ᱱᱟᱦᱟᱜ ᱢᱟᱱᱮ ᱱᱚᱣᱟ ᱵᱷᱤᱰᱤᱭᱳ ᱥᱟᱞᱟᱜ ᱡᱚᱲᱟᱣ ᱛᱟᱦᱮᱱ ᱛᱟᱵᱚᱱ ᱯᱮ ᱢᱟᱲᱟᱝ ᱥᱮᱱ ᱪᱮᱫ ᱞᱮᱠᱟ ᱢᱟᱱᱮ ᱪᱮᱫ ᱠᱚ ᱪᱤᱠᱟᱹ ᱦᱩᱭᱩᱜ ᱯᱚᱨᱤᱵᱚᱨᱛᱚᱱᱚᱜᱼᱟ ᱠᱟᱱᱟ ᱪᱮᱫ ᱛᱟᱝ ᱦᱟᱺᱰᱤ ᱠᱚ ᱧᱟᱢᱚᱜᱼᱟ ᱥᱮ ᱵᱟᱝ ᱧᱟᱢᱚᱜᱼᱟ ᱱᱟᱦᱟᱜ ᱚᱱᱟ ᱠᱚ ᱱᱟᱦᱟᱜ ᱧᱮᱞ ᱛᱟᱵᱚᱱ ᱯᱮ ᱢᱟᱲᱟᱝ ᱥᱮᱱ ᱯᱮ ᱵᱷᱤᱰᱤᱭᱳ ᱯᱮ ᱧᱮᱞᱟ ᱞᱟᱥᱴ ᱫᱷᱟᱹᱨᱤᱡ ᱯᱮ ᱧᱮᱞ ᱞᱮᱠᱷᱟᱱ ᱡᱮ ᱧᱮᱞ ᱞᱮᱠᱷᱟᱱ ᱯᱮ ᱵᱟᱲᱟᱭ ᱫᱟᱲᱮᱭᱟᱜᱼᱟ ᱡᱮ ᱪᱮᱫ ᱠᱚ ᱱᱟᱦᱟᱜ ᱥᱟᱠᱨᱟᱛ ᱨᱮ ᱪᱮᱫ ᱠᱚ ᱦᱩᱭᱩᱜ ᱠᱟᱱᱟ ᱟᱨ ᱦᱚᱞᱟ ᱢᱟ ᱢᱤᱫᱴᱤᱡ ᱵᱷᱤᱰᱤᱭᱳᱧ ᱟᱯᱞᱳᱰ ᱟᱫ ᱯᱮ ᱛᱟᱦᱮᱸᱫ ᱧᱮᱞ ᱟᱠᱟᱫ ᱜᱮᱭᱟ ᱯᱮ ᱚᱱᱟ ᱠᱚᱫᱚ ᱢᱟᱱᱮ ᱩᱱᱟᱹᱜ ᱫᱚ ᱤᱭᱟᱹ ᱵᱟᱝ ᱛᱟᱦᱮᱸ ᱠᱟᱱᱟ ᱟᱨ ᱱᱚᱜᱼᱚᱸᱭ ᱱᱚᱝᱠᱟ ᱟᱵᱚ ᱦᱚᱭ ᱡᱤᱣᱤ ᱦᱟᱥᱟ ᱦᱚᱲᱢᱚ ᱱᱤᱛᱚᱜ ᱦᱮᱱᱟᱜ ᱵᱚᱱᱟ ᱟᱨ ᱢᱟᱱᱮ ᱵᱩᱲᱦᱤ ᱠᱚ ᱟᱛᱟᱨ ᱢᱟ ᱱᱟᱜ ᱵᱟᱯᱮ ᱧᱮᱞ ᱜᱚᱫ ᱞᱮᱭᱟ ᱟᱨ ᱵᱩᱲᱦᱤ ᱠᱚ ᱟᱛᱟᱨ ᱢᱟ ᱤᱧ ᱢᱟ ᱵᱟᱠᱚ ᱦᱚᱣᱟᱫᱤᱧᱟ ᱡᱟᱹᱯᱤᱫ ᱠᱚᱫ ᱠᱮᱜᱼᱟᱹᱧ ᱡᱟᱹᱯᱤᱫ ᱠᱮᱜᱼᱟᱹᱧ ᱟᱨ ᱵᱟᱠᱚ ᱦᱚᱣᱟᱫᱤᱧᱟ ᱟᱨ ᱵᱟᱹᱧ ᱵᱟᱲᱟᱭ ᱫᱟᱲᱮᱭᱟᱫᱟ ᱟᱨ ᱵᱩᱲᱦᱟᱹ ᱠᱟᱹᱢᱵᱤ ᱱᱚᱣᱟ ᱵᱩᱲᱦᱟᱹ ᱵᱩᱲᱦᱤ ᱠᱩᱢᱵᱟᱹ ᱟᱛᱟᱨ ᱫᱚ ᱵᱟᱹᱧ ᱫᱮᱠᱷᱟᱣ ᱫᱟᱲᱮᱭᱟᱫ ᱯᱮᱭᱟ ᱟᱨ ᱱᱚᱜᱼᱚᱸᱭ ᱱᱚᱝᱠᱟ ᱱᱚᱜᱼᱚᱸᱭ ᱱᱚᱛᱮ ᱱᱟᱦᱟᱜ ᱠᱚ ᱫᱮᱠᱷᱟᱣ ᱟᱯᱮ ᱠᱟᱹᱱᱟᱹᱧ ᱚᱠᱟ ᱠᱚᱨᱮ ᱵᱩᱲᱦᱤ ᱠᱩᱢᱵᱟᱹ ᱠᱚ ᱵᱮᱱᱟᱣ ᱞᱮᱜᱼᱟ ᱚᱱᱟ ᱨᱮᱦᱚᱸᱧ ᱫᱮᱠᱷᱟᱣ ᱟᱯᱮᱭᱟ ᱱᱟᱦᱟᱜ ᱱᱚᱜᱼᱚᱸᱭ ᱱᱚᱣᱟ ᱠᱚᱨᱮᱜ ᱵᱩᱲᱦᱤ ᱠᱩᱢᱵᱟᱹ ᱠᱚ ᱠᱚ ᱵᱮᱱᱟᱣ ᱞᱮᱜ ᱛᱟᱦᱮᱸᱜ ᱟᱨ ᱜᱟᱹᱰᱭᱟᱹ ᱥᱩᱨ ᱠᱚᱨᱮ ᱟᱨ ᱱᱚᱝᱠᱟ ᱟᱞᱮ ᱢᱟ ᱜᱟᱰᱟ ᱢᱟ ᱚᱱᱟ ᱵᱟᱹᱱᱩᱜ ᱟᱹᱱᱤᱡ ᱚᱱᱠᱟ ᱟᱨ ᱢᱤᱫᱴᱤᱡ ᱛᱟᱦᱮᱸ ᱠᱟᱱᱟ ᱚᱱᱟ ᱢᱟᱲᱟᱝ ᱥᱮᱫᱟᱭ ᱞᱮ ᱟᱛᱟᱨ ᱵᱟᱲᱟᱭᱮᱜ ᱛᱟᱦᱮᱸᱜ ᱟᱨ ᱱᱮᱛᱟᱨ ᱢᱟ ᱱᱚᱜᱼᱚᱸᱭ ᱱᱚᱝᱠᱟ ᱜᱚᱴᱟ ᱜᱮᱠᱚ ᱫᱷᱟᱯᱟᱣ ᱪᱟᱵᱟ ᱠᱮᱜᱼᱟ ᱵᱟᱛᱟᱣ ᱪᱟᱵᱟ ᱠᱟᱛᱮ ᱪᱟᱥᱵᱟᱥ ᱠᱟᱹᱢᱤ ᱨᱮᱠᱚ ᱞᱟᱜᱟᱣᱮᱜᱼᱟ ᱴᱷᱤᱠᱟᱹ ᱦᱩᱭᱩᱜᱼᱟ ᱵᱟᱝ ᱦᱳᱭ ᱱᱮᱛᱟᱨ ᱱᱚᱣᱟ ᱜᱟᱹᱰᱭᱟᱹ ᱱᱚᱰᱮ ᱜᱮ ᱱᱚᱣᱟ ᱜᱟᱹᱰᱭᱟᱹ ᱩᱯᱨᱮ ᱜᱮ ᱟᱞᱮ ᱞᱮ ᱱᱚᱣᱟ ᱥᱩᱨ ᱟᱥᱮ ᱯᱟᱥᱮ ᱦᱚᱲ ᱨᱮᱱ ᱫᱚᱠᱚ ᱱᱤᱨᱵᱷᱚᱨᱟ ᱱᱚᱰᱮ ᱛᱩᱯᱩᱱ ᱵᱟᱠᱷᱨᱟ ᱟᱨ ᱱᱚᱣᱟ ᱱᱚᱣᱟ ᱜᱟᱹᱰᱭᱟᱹ ᱜᱮ ᱱᱟᱦᱟᱜ ᱛᱩᱯᱩᱱ ᱤᱧ ᱦᱮᱡ ᱠᱟᱱᱟ ᱛᱩᱯᱩ ᱵᱟᱲᱟ ᱠᱟᱛᱮᱫ ᱚᱲᱟᱜ ᱥᱮᱱ ᱱᱟᱦᱟᱜ ᱪᱟᱞᱟᱣ ᱦᱩᱭᱩᱜᱼᱟ ᱛᱩᱯᱩ ᱵᱟᱲᱟ ᱦᱩᱭᱱᱟ ᱛᱩᱯᱩ ᱵᱟᱲᱟ ᱠᱟᱛᱮᱫ ᱱᱤᱛᱚᱜ ᱫᱚ ᱚᱲᱟᱜ ᱥᱮᱱ ᱨᱩᱣᱟᱹᱲ ᱦᱩᱭᱩᱜᱼᱟ ᱟᱨ ᱱᱚᱜᱼᱚᱸᱭ ᱱᱚᱝᱠᱟ ᱧᱮᱞᱮᱫᱼᱟ ᱯᱮ ᱟᱹᱛᱩ ᱫᱤᱥᱚᱢ ᱨᱮᱭᱟᱜ ᱯᱚᱨᱤᱵᱮᱥ ᱴᱟᱣᱩᱱ ᱨᱮᱭᱟᱜ ᱯᱚᱨᱤᱵᱮᱥ ᱟᱨ ᱟᱹᱛᱩ ᱫᱤᱥᱚᱢ ᱨᱮᱭᱟᱜ ᱯᱚᱨᱤᱵᱮᱥ ᱵᱷᱤᱛᱤᱨ ᱨᱮ ᱛᱤᱱᱟᱹᱜ ᱯᱷᱚᱨᱚᱠ ᱯᱷᱚᱨᱚᱠ ᱛᱟᱦᱮᱱ ᱠᱟᱱᱟ ᱧᱮᱞ ᱫᱟᱲᱮᱭᱟᱜ ᱠᱟᱱᱟ ᱯᱮ ᱪᱮᱫ ᱪᱚᱨᱚᱠ ᱯᱩᱨᱟᱹ ᱧᱮᱞᱚᱜ ᱠᱟᱱᱟ ᱥᱟᱵᱡᱟ ᱜᱮ ᱧᱮᱞᱚᱜ ᱠᱟᱱᱟ ᱜᱚᱴᱟ ᱜᱮ ᱟᱨ ᱱᱚᱛᱮ ᱢᱟ ᱱᱟᱦᱟᱜ ᱱᱚᱜᱼᱚᱭ ᱵᱟᱹᱫᱽ ᱠᱚ ᱱᱤᱛᱚᱜ ᱢᱟ ᱤᱨ ᱵᱟᱲᱟ ᱟᱠᱟᱫ ᱟᱠᱚ ᱚᱱᱟ ᱠᱷᱟᱹᱛᱤᱨ ᱛᱮ ᱥᱤᱛᱩᱝ ᱫᱤᱱ ᱢᱟᱱᱮ ᱥᱤᱛᱩᱝ ᱫᱤᱱ ᱡᱟᱦᱟᱸ ᱞᱮᱠᱟ ᱧᱮᱞᱚᱜ ᱠᱟᱛᱷᱟ ᱚᱱᱠᱟ ᱧᱮᱞᱚᱜ ᱠᱟᱱᱟ ᱟᱨ ᱡᱟᱦᱟᱸ ᱡᱮᱛᱮ ᱵᱟᱲᱮ ᱟᱵᱚ ᱪᱟᱥᱵᱟᱥ ᱥᱚᱢᱚᱭ ᱨᱮᱵᱚ ᱦᱤᱡᱩᱜ ᱠᱷᱟᱱ ᱪᱮᱫ ᱪᱚᱨᱚᱠ ᱧᱮᱞᱚᱜᱼᱟ ᱱᱚᱛᱮᱱᱟᱜ ᱯᱚᱨᱤᱵᱮᱥ ᱜᱚᱴᱟᱜᱮ ᱥᱟᱵᱡᱟ ᱜᱮ ᱧᱮᱞᱚᱜᱼᱟ

ᱦᱤᱡᱩᱜ ᱠᱷᱟᱱ ᱯᱮ ᱡᱚᱢ ᱟᱯᱮ ᱱᱚᱣᱟ ᱨᱮᱫᱚ ᱫᱟᱠᱟ ᱪᱚᱸᱫᱟ ᱟᱠᱟᱱᱟ ᱟᱨ ᱴᱩᱠᱩᱡ ᱨᱮ ᱪᱚᱸᱫᱟ ᱟᱜ ᱫᱟᱠᱟ ᱫᱚ ᱯᱟᱞᱮᱫ ᱱᱚᱝᱠᱟᱱ ᱥᱟᱠᱨᱟᱛ ᱫᱤᱱ ᱠᱚᱨᱮ ᱜᱮ ᱧᱟᱢᱚᱜᱼᱟ ᱪᱮᱫᱟᱜ ᱥᱮ ᱟᱵᱚ ᱚᱲᱟᱜ ᱠᱚᱨᱮ ᱦᱚᱸ ᱱᱮᱛᱟᱨ ᱫᱚ ᱴᱩᱠᱩᱡ ᱠᱚᱨᱮ ᱫᱚ ᱵᱟᱠᱚ ᱪᱚᱸᱫᱟᱭᱮᱜᱼᱟ ᱟᱨ ᱪᱚᱞᱚ ᱱᱟᱦᱟᱜ ᱛᱮᱦᱮᱧ ᱫᱚ ᱟᱫᱚ ᱴᱩᱠᱩᱡ ᱨᱮ ᱪᱚᱸᱫᱟ ᱟᱜ ᱫᱟᱠᱟ ᱱᱟᱦᱟᱜ ᱵᱚᱱ ᱡᱚᱢᱟ ᱴᱩᱠᱩᱡ ᱨᱮ ᱪᱚᱸᱫᱟ ᱟᱜ ᱫᱟᱠᱟ ᱫᱚ ᱟᱹᱰᱤ ᱵᱷᱮᱜᱟᱨ ᱜᱮ ᱵᱩᱡᱷᱟᱹᱜᱼᱟ ᱟᱹᱰᱤ ᱪᱚᱨᱚᱠ ᱵᱩᱡᱷᱟᱹᱜᱼᱟ ᱢᱟ ᱛᱚᱵᱮ